ᱱᱚᱣᱟ ᱠᱚᱨᱮ ᱱᱚᱣᱟ ᱠᱚᱫᱚ ᱢᱟᱹᱨᱤᱪ ᱠᱟᱱᱟ ᱢᱮᱱᱟᱜᱼᱟ ᱢᱟᱹᱨᱤᱪ ᱦᱚᱸ ᱟᱭᱢᱟ ᱜᱮ ᱵᱟᱝ ᱧᱮᱞ ᱴᱷᱤᱠᱚᱜ ᱠᱟᱱᱟ ᱟᱨ ᱜᱟᱹᱫᱷᱟᱹᱨᱤ ᱟᱲᱟᱜ ᱠᱚ ᱢᱮᱱᱟᱜ ᱛᱟᱞᱮᱭᱟ ᱟᱨ ᱱᱚᱛᱮ ᱨᱮᱯᱮ ᱧᱮᱞ ᱫᱟᱲᱮᱭᱟᱜ ᱠᱟᱱᱟ ᱢᱤᱫᱴᱮᱡ ᱵᱟᱦᱟ ᱫᱟᱨᱮ ᱢᱮᱱᱟᱜᱼᱟ ᱦᱚᱸᱜ ᱚᱸᱰᱮ ᱛᱤᱱᱟᱹᱜ ᱢᱚᱡᱽ ᱵᱟᱦᱟ ᱟᱠᱟᱱᱟ ᱧᱮᱞ ᱛᱟᱵᱚᱱ ᱯᱮ ᱱᱚᱜᱼᱚᱭ ᱟᱨ ᱚᱸᱰᱮ ᱢᱤᱫᱴᱮᱡ ᱫᱚ ᱱᱤᱢ ᱫᱟᱨᱮ ᱢᱮᱱᱟᱜ ᱛᱟᱞᱮᱭᱟ ᱚᱸᱰᱮ ᱢᱤᱫᱴᱮᱡ ᱟᱨ ᱦᱟᱸᱰᱮ ᱦᱟᱸᱰᱮ ᱢᱤᱫᱴᱮᱡ ᱟᱨ ᱱᱚᱜᱼᱚᱭ ᱱᱚᱣᱟ ᱫᱚ ᱥᱟᱹᱯᱨᱤ ᱠᱟᱱ ᱛᱟᱞᱮᱭᱟ ᱛᱚ ᱧᱮᱞ ᱫᱟᱲᱮᱭᱟᱜ ᱠᱟᱱᱟ ᱯᱮ ᱱᱚᱜᱼᱚᱭ ᱱᱚᱝᱠᱟ ᱟᱞᱮᱭᱟᱜ ᱠᱟᱹᱴᱤᱡ ᱢᱟᱨᱟᱝ ᱵᱟᱜᱟᱱ ᱟᱨ ᱦᱟᱱᱟ ᱥᱟᱭᱤᱰ ᱨᱮ ᱢᱮᱱᱟᱜ ᱛᱟᱞᱮᱭᱟ ᱢᱤᱫᱴᱮᱡ ᱠᱟᱭᱨᱟ ᱛᱚ ᱚᱱᱟ ᱠᱟᱭᱨᱟ ᱦᱚᱸ ᱧᱮᱞ ᱟᱹᱪᱩᱨ ᱯᱮᱭᱟᱭ ᱧᱮᱞ ᱛᱟᱵᱚᱱ ᱯᱮ ᱚᱸᱰᱮ ᱠᱟᱭᱨᱟ ᱦᱚᱸ ᱡᱚ ᱟᱠᱟᱱ ᱛᱟᱞᱮᱭᱟ ᱛᱚ ᱧᱮᱞ ᱫᱟᱲᱮᱭᱟᱜ ᱠᱟᱱᱟ ᱯᱮ ᱱᱚᱜᱼᱚᱭ ᱱᱚᱝᱠᱟ ᱟᱞᱮᱭᱟᱜ ᱵᱟᱜᱟᱱ ᱢᱤᱫᱴᱮᱡ ᱠᱟᱹᱴᱤᱡ ᱢᱟᱨᱟᱝ ᱛᱚ ᱱᱟᱦᱟᱜ ᱪᱮᱫ ᱞᱮᱠᱟ ᱯᱮ ᱵᱩᱡᱷᱟᱹᱣ ᱮᱫᱟ ᱟᱞᱮᱭᱟᱜ ᱵᱟᱜᱟᱱ ᱧᱮᱞ ᱠᱟᱛᱮ ᱱᱤᱦᱟᱹᱛᱤ ᱠᱚᱢᱮᱱᱴ ᱨᱮ ᱞᱟᱹᱭ ᱛᱟᱵᱚᱱ ᱯᱮ ᱟᱨ ᱤᱧ ᱫᱚ ᱱᱚᱜᱼᱚ ᱱᱚᱝᱠᱟᱧ ᱥᱟᱯᱲᱟᱣ ᱟᱠᱟᱱ ᱛᱟᱵᱚᱱ ᱨᱮᱰᱤ ᱠᱟᱹᱱᱟᱹᱧ ᱟᱯᱮ ᱞᱟᱹᱜᱤᱫ ᱵᱷᱤᱰᱤᱭᱳᱧ ᱵᱮᱱᱟᱣ ᱮᱫᱟ ᱛᱚ ᱟᱹᱰᱤ ᱢᱮᱦᱱᱚᱛ ᱛᱮ ᱟᱯᱮ ᱞᱟᱹᱜᱤᱫ ᱵᱷᱤᱰᱤᱭᱳ ᱵᱮᱱᱟᱣ ᱦᱩᱭᱩᱜ ᱠᱟᱱᱟ ᱛᱚ ᱚᱠᱚᱭ ᱠᱚ ᱪᱮᱱᱮᱞ ᱨᱮᱯᱮ ᱱᱟᱣᱟ ᱜᱮᱭᱟ ᱛᱚ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱦᱚᱸ ᱞᱟᱭᱤᱠ ᱛᱟᱵᱚᱱ ᱯᱮ ᱟᱨ ᱱᱟᱯᱟᱭ ᱯᱮ ᱵᱩᱡᱷᱟᱹᱣ ᱠᱷᱟᱡ ᱵᱷᱤᱰᱤᱭᱳ ᱠᱚᱢᱮᱱᱴ ᱛᱟᱵᱚᱱ ᱯᱮ ᱢᱟ ᱛᱚᱵᱮ ᱡᱚᱛᱚ ᱠᱚ ᱡᱚᱦᱟᱨ ᱢᱩᱪᱟᱹᱫ ᱨᱮ ᱵᱟᱭ ᱵᱟᱭ